ᱜᱟᱛᱮ ᱠᱚ ᱛᱮᱦᱮᱧ ᱫᱚ ᱠᱩᱫᱩᱢ ᱟᱠᱟᱨ ᱛᱮ ᱠᱩᱠᱞᱤ ᱞᱟᱹᱱᱟᱹᱭ ᱞᱤᱧ ᱟᱹᱜᱩ ᱟᱠᱟᱫᱼᱟ ᱱᱚᱣᱟ ᱠᱩᱫᱩᱢ ᱨᱮᱫᱚ ᱡᱤᱵᱽ ᱡᱤᱭᱟᱹᱞᱤ ᱫᱟᱨᱮ ᱱᱟᱹᱲᱤ ᱟᱨ ᱪᱮᱬᱮ ᱪᱤᱯᱨᱩᱫ ᱵᱤᱥᱚᱭ ᱛᱮ ᱢᱮᱱᱟᱜᱼᱟ ᱜᱟᱛᱮ ᱠᱚ ᱫᱮᱞᱟ ᱛᱚᱵᱮ ᱵᱚᱱ ᱮᱦᱚᱵ ᱞᱮᱜᱮ ᱛᱮᱦᱮᱧᱟᱜ ᱵᱷᱤᱰᱤᱭᱳ ᱠᱩᱫᱩᱢ ᱨᱮ ᱠᱩᱬᱤᱫ ᱠᱩᱬᱤᱫ ᱛᱮᱦᱮᱧᱟᱜ ᱯᱩᱭᱞᱩ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱫᱟᱨᱮ ᱨᱮ ᱵᱤᱸᱫᱤ ᱢᱮᱱᱟᱭᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱚᱭ ᱵᱤᱱᱫᱤ ᱫᱚᱥᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱱᱟᱹᱲᱤ ᱨᱮ ᱛᱩᱠᱟᱹ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱩᱲᱤᱡ ᱛᱩᱠᱟᱹ ᱛᱮᱥᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱱᱟᱹᱲᱤ ᱨᱮ ᱞᱚᱴᱟ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱩᱫᱷᱤ ᱞᱚᱴᱟ ᱯᱩᱱ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱱᱟᱹᱲᱤ ᱨᱮ ᱡᱟᱹᱲᱤ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱟᱞᱟᱠ ᱡᱟᱹᱲᱤ ᱢᱚᱬᱮ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱵᱟᱡᱟᱨ ᱨᱮ ᱢᱟᱹᱭ ᱢᱮᱱᱟᱭᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱢᱟᱹᱭᱥᱳᱨ ᱛᱩᱨᱩᱭ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱫᱟᱨᱮ ᱨᱮ ᱫᱟᱛᱨᱚᱢ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱩᱰᱷᱤ ᱫᱟᱛᱨᱚᱢ ᱮᱭᱟᱭ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱫᱟᱨᱮ ᱨᱮ ᱨᱟᱢᱟ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱠᱩᱬᱤᱫ ᱨᱟᱢᱟ ᱤᱨᱟᱹᱞ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱫᱟᱨᱮ ᱨᱮ ᱞᱩᱛᱩᱨ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱦᱟᱹᱛᱤ ᱞᱩᱛᱩᱨ ᱟᱨᱮ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱫᱟᱨᱮ ᱨᱮ ᱥᱚ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱚᱥᱚ ᱜᱮᱞ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱠᱟ ᱫᱟᱨᱮ ᱨᱮ ᱠᱟᱲᱮ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱯᱟᱠᱟᱲᱮ ᱜᱮᱞ ᱢᱤᱫ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱪᱤᱞᱤ ᱪᱮᱬᱮᱭᱟᱜ ᱪᱤᱨ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱪᱟᱹᱧᱪᱤᱨ ᱜᱮᱞᱵᱟᱨ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱪᱤᱞᱤ ᱪᱮᱬᱮ ᱫᱚᱵᱚᱱ ᱨᱟᱜ ᱟᱠᱚᱣᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱢᱟᱨᱟᱜ ᱜᱮᱞ ᱯᱮ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱪᱤᱞᱤ ᱪᱮᱬᱮ ᱵᱚ ᱭᱚ ᱟᱠᱚᱣᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱯᱤᱭᱳ ᱜᱮᱞ ᱯᱩᱱ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱪᱤᱞᱤ ᱦᱟᱹᱠᱩᱣᱟᱜ ᱥᱟᱠᱟᱢ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱢᱟᱫ ᱥᱟᱠᱟᱢ ᱜᱮᱞ ᱢᱚᱬᱮ ᱟᱨ ᱵᱟᱝᱢᱟ ᱛᱮᱦᱮᱧᱟᱜ ᱢᱩᱪᱟᱹᱫ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱪᱤᱞᱤ ᱡᱤᱭᱟᱹᱞᱤᱭᱟᱜ ᱜᱟᱲ ᱢᱮᱱᱟᱜᱼᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱢᱟᱸᱜᱟᱲ ᱵᱷᱤᱰᱤᱭᱳ ᱛᱮᱫ ᱚᱠᱟ ᱞᱮᱠᱟ ᱵᱚᱱ ᱵᱩᱡᱷᱟᱹᱣ ᱠᱮᱜᱼᱟ ᱠᱚᱢᱮᱱᱴ ᱵᱚᱠᱥ ᱨᱮ ᱞᱟᱹᱭ ᱛᱟᱵᱚᱱ ᱯᱮ ᱞᱟᱭᱤᱠ ᱥᱮᱭᱟᱨ ᱟᱞᱚ ᱵᱚᱱ ᱦᱤᱲᱤᱧ ᱢᱟ ᱱᱚᱣᱟ ᱨᱮᱭᱟᱜ ᱫᱚᱥᱟᱨ ᱦᱟᱹᱴᱤᱧ ᱧᱮᱞ ᱞᱟᱹᱜᱤᱫ ᱠᱷᱟᱱ ᱪᱮᱱᱮᱞ ᱵᱚᱱ ᱥᱟᱵᱥᱠᱨᱟᱭᱤᱵᱽ ᱢᱟ ᱟᱨ ᱵᱮᱞ ᱟᱭᱠᱚᱱ ᱚᱛᱟ ᱠᱟᱛᱮᱫ ᱵᱚᱱ ᱫᱚᱦᱚ ᱠᱟᱜ ᱢᱟ ᱚᱱᱟ ᱥᱟᱶᱛᱮ ᱚᱞ ᱱᱳᱴᱤᱯᱷᱤᱠᱮᱥᱚᱱ ᱨᱮᱵᱚᱱ ᱚᱛᱟᱭ ᱢᱟ ᱢᱟ ᱛᱚᱵᱮ ᱛᱮᱦᱮᱧ ᱫᱚ ᱱᱚᱰᱮ ᱜᱮ ᱡᱚᱦᱟᱨ